ᱫᱩᱞᱟᱹᱲᱤᱭᱟᱹ ᱜᱚᱜᱚᱼᱵᱟᱵᱟ ᱟᱨ ᱵᱚᱭᱦᱟ ᱢᱤᱥᱨᱟ ᱠᱚ ᱡᱚᱛᱚ ᱠᱚ ᱡᱮ ᱥᱩᱢᱨᱟᱝ ᱛᱮᱦᱮᱧᱟᱜ ᱵᱷᱟᱹᱜᱤ ᱥᱚᱢᱵᱟᱫ ᱫᱚ ᱱᱤᱴ ᱠᱟᱱᱟ ᱢᱟᱹᱛᱤᱭᱟᱜ ᱵᱷᱟᱹᱜᱤ ᱥᱚᱢᱵᱟᱫ ᱩᱱᱤᱥ ᱦᱟᱹᱴᱤᱧ ᱛᱤᱱ ᱠᱟᱹᱞᱤ ᱠᱷᱚᱡ ᱵᱟᱨᱚ ᱠᱟᱹᱞᱤ ᱫᱷᱟᱹᱵᱤᱡ ᱵᱚᱦᱚᱜ ᱠᱟᱛᱷᱟ ᱫᱚ ᱚᱞ ᱟᱠᱟᱱᱟ ᱵᱟᱯᱟᱜᱽ ᱨᱮᱭᱟᱜ ᱠᱩᱞᱤ

ᱩᱱᱤ ᱫᱚᱭ ᱨᱚᱲᱨᱩᱣᱟᱹᱲ ᱟᱫ ᱠᱚᱣᱟ, ᱵᱟᱯᱮ ᱯᱟᱲᱦᱟᱣ ᱟᱠᱟᱫᱟ ᱵᱟᱝᱢᱟ ᱮᱛᱚᱦᱚᱵ ᱨᱮ ᱥᱤᱥᱤᱨᱡᱟᱹᱣᱤᱡ ᱫᱚ ᱦᱮᱨᱮᱞ ᱟᱨ ᱢᱟᱹᱡᱷᱤᱣᱮ ᱥᱤᱨᱡᱟᱹᱣ ᱠᱮᱫ ᱠᱤᱱᱟ ᱢᱮᱱᱛᱮ ᱟᱨᱮ ᱢᱮᱱ ᱠᱮᱫᱟ᱾ ᱱᱚᱶᱟ ᱤᱭᱟᱹᱛᱮ ᱦᱚᱲ ᱫᱚ ᱮᱸᱜᱟᱛ ᱟᱯᱟᱛ ᱵᱟᱹᱜᱤ ᱠᱟᱛᱮ ᱟᱡ ᱨᱤᱱᱤᱡ ᱥᱟᱶᱛᱮ ᱡᱚᱲᱟᱣ ᱟᱠᱟᱱᱮ ᱛᱟᱦᱮᱱᱟ ᱟᱨ ᱩᱱᱠᱤᱱ ᱫᱚ ᱢᱤᱫ ᱦᱚᱲᱢᱚ ᱠᱤᱱ ᱦᱳᱭᱳᱜᱼᱟ᱾ ᱱᱚᱝᱠᱟᱛᱮ ᱩᱱᱠᱤᱱ ᱫᱚ ᱵᱟᱨᱭᱟ ᱫᱚ ᱵᱟᱠᱤᱱ ᱵᱟᱨᱭᱟ ᱫᱚ ᱠᱤᱱ ᱵᱟᱝ ᱠᱟᱱᱟ ᱵᱤᱡᱽ ᱠᱚᱢ ᱠᱤᱱ ᱢᱤᱫ ᱦᱚᱲᱢᱚ ᱠᱟᱱᱟ᱾ ᱚᱱᱟ ᱤᱭᱟᱹᱛᱮ ᱤᱥᱥᱚᱨ ᱚᱠᱚᱭ᱾

ᱩᱱᱤ ᱫᱚᱭ ᱢᱮᱛᱟᱫ ᱠᱚᱣᱟ, ᱢᱩᱥᱟᱹ ᱫᱚ ᱟᱯᱮᱭᱟᱜ ᱠᱮᱴᱮᱡ ᱢᱚᱱ ᱤᱭᱟᱹ ᱛᱮ ᱟᱯᱮ ᱨᱮᱱ ᱮᱨᱟ ᱠᱚ ᱵᱟᱹᱜᱤᱭᱮ ᱟᱲᱟᱜ ᱟᱫ ᱯᱮᱭᱟ, ᱢᱮᱱᱠᱷᱟᱱ ᱮᱛᱚᱦᱚᱵ ᱠᱷᱚᱱ ᱱᱚᱝᱠᱟᱱᱟᱜ ᱫᱚ ᱵᱟᱝ ᱦᱳᱭ ᱦᱮᱡ ᱟᱠᱟᱱᱟ᱾ ᱟᱨ ᱤᱧᱤᱧ ᱢᱮᱛᱟᱯᱮ ᱠᱟᱱᱟ, ᱡᱟᱦᱟᱸᱭ ᱜᱮ ᱞᱚᱨᱰ ᱜᱷᱟᱹᱴᱤ ᱪᱷᱟᱰᱟ ᱠᱟᱛᱮ ᱟᱡ ᱨᱤᱱᱤᱡ ᱮ ᱵᱟᱹᱜᱤᱭᱮ ᱟᱨ ᱮᱴᱟᱜᱤᱡ ᱮ ᱵᱟᱯᱞᱟᱭᱮ ᱠᱷᱟᱱ ᱩᱱᱤ ᱫᱚᱭ ᱞᱚᱨᱰ ᱜᱷᱟᱹᱴᱤᱭᱮᱫ ᱠᱟᱱᱟ᱾ ᱪᱮᱞᱟ ᱠᱚ ᱫᱚᱠᱚ ᱢᱮᱱ ᱠᱮᱫᱟ, ᱡᱩᱫᱤ ᱢᱟᱹᱭᱡᱤᱣ ᱛᱩᱞᱩᱡ ᱦᱮᱨᱮᱞᱟᱜ ᱦᱟᱞ ᱱᱚᱝᱠᱟ ᱠᱟᱱ ᱠᱷᱟᱱ ᱛᱚᱵᱮ ᱵᱟᱝ ᱵᱟᱯᱟᱜᱽ ᱜᱮ ᱵᱮᱥᱟ᱾ ᱢᱮᱱᱠᱷᱟᱱ ᱩᱱᱤᱭᱮ ᱨᱚᱲ ᱨᱩᱣᱟᱹᱲᱟᱫ ᱠᱚᱣᱟ, ᱥᱟᱱᱟᱢ ᱦᱚᱲ ᱱᱚᱶᱟ ᱪᱮᱪᱮᱫᱟᱜ ᱫᱚ ᱵᱟᱠᱚ ᱟᱛᱟᱝ ᱫᱟᱲᱮᱭᱟᱜ ᱠᱟᱱᱟ᱾ ᱢᱮᱱᱠᱷᱟᱱ ᱩᱱᱠᱚ ᱢᱚᱛᱚᱜᱮ ᱚᱠᱚᱭ ᱚᱱᱟ ᱨᱮᱭᱟᱜ ᱵᱩᱡᱷᱟᱹᱣᱮ ᱮᱢ ᱟᱠᱟᱣᱟᱫ ᱠᱚ᱾ ᱮᱱᱛᱮ ᱟᱫᱚᱢ ᱪᱟᱠᱲᱟ ᱪᱟᱠᱨᱟᱹ ᱢᱮᱱᱟᱜ ᱠᱚᱣᱟ ᱚᱠᱚᱭ ᱫᱚ ᱮᱸᱜᱟᱛ ᱠᱩᱠᱷᱤ ᱠᱷᱚᱱ ᱚᱱᱠᱟᱱ ᱚᱱᱠᱟ ᱜᱮᱠᱚ ᱡᱟᱱᱟᱢ ᱟᱠᱟᱱ ᱟᱫᱚᱢ ᱪᱟᱠᱨᱟᱹ ᱢᱮᱱᱟᱜ ᱠᱚᱣᱟ ᱚᱠᱚᱭ ᱫᱚ ᱦᱚᱲ ᱦᱚᱛᱮ ᱛᱮᱠᱚ ᱪᱟᱠᱨᱟᱹ ᱚᱪᱚ ᱟᱠᱟᱱ ᱟᱨ ᱟᱫᱚᱢ ᱪᱟᱹᱠᱨᱟᱹ ᱢᱮᱱᱟᱜ ᱠᱚᱣᱟ ᱚᱠᱚᱭ ᱫᱚ ᱥᱮᱨᱢᱟ ᱨᱟᱡᱚᱥᱴᱤ ᱠᱷᱟᱹᱛᱤᱨ ᱛᱮ ᱟᱠᱚ ᱛᱮᱜᱮ ᱠᱚ ᱪᱟᱹᱠᱨᱟᱹᱣᱟᱠᱟᱱ᱾ ᱟᱛᱟᱝ ᱫᱟᱲᱮᱭᱟᱜ ᱦᱚᱲ ᱜᱮ ᱱᱚᱶᱟ ᱥᱤᱠᱷᱟᱹᱣᱱᱟ ᱫᱚᱭ ᱟᱛᱟᱝ ᱢᱟ᱾ ᱱᱚᱶᱟ ᱜᱮ ᱯᱨᱚᱵᱷᱟᱵᱟᱜᱤ ᱥᱚᱢᱵᱟᱫᱽ ᱫᱚ᱾